ᱡᱚᱦᱟᱨ ᱜᱮ ᱥᱟᱱᱟᱢ ᱧᱮᱧᱮᱞ ᱠᱚ ᱟᱯᱮ ᱯᱮ ᱧᱮᱞ ᱫᱟ ᱵᱮᱥᱨᱟ ᱴᱮᱠᱱᱤᱠᱮᱞ ᱤᱭᱩᱴᱩᱵᱽ ᱪᱮᱱᱮᱞ ᱱᱚᱣᱟ ᱵᱷᱤᱰᱤᱭᱳ ᱨᱮᱫᱚ ᱵᱚᱱ ᱥᱮᱬᱟᱭᱟ ᱡᱮ ᱯᱷᱳᱴᱳ ᱛᱮ ᱵᱟᱦᱟ ᱥᱮ ᱥᱚᱦᱨᱟᱭ ᱨᱮᱱᱟᱜ ᱤᱴᱟᱹ ᱥᱴᱮᱴᱟᱥ ᱵᱷᱤᱰᱤᱭᱳ ᱪᱮᱫ ᱞᱮᱠᱟ ᱠᱟᱛᱮ ᱵᱚᱱ ᱵᱮᱱᱟᱣᱟ ᱯᱩᱭᱞᱩ ᱫᱚ ᱯᱷᱳᱴᱳ ᱛᱮᱭᱟᱨ ᱞᱟᱜᱟᱣ ᱵᱚᱱᱟ ᱯᱷᱳᱴᱳ ᱪᱮᱛᱟᱱ ᱨᱮ ᱚᱞ ᱞᱟᱜᱟᱣ ᱵᱚᱱᱟ ᱚᱱᱟ ᱠᱷᱟᱹᱛᱤᱨ ᱛᱮ ᱯᱤᱠᱥᱮᱞ ᱮᱯ ᱨᱮᱱᱟᱜ ᱡᱚᱨᱩᱨᱚᱛ ᱯᱟᱲᱟᱣ ᱵᱚᱱᱟ ᱟᱨ ᱯᱤᱠᱥᱮᱞ ᱮᱯ ᱨᱮᱱᱟᱜ ᱰᱤᱴᱮᱞᱥ ᱡᱩᱫᱤ ᱡᱟᱦᱟᱸᱭ ᱠᱚ ᱵᱟᱯᱮ ᱵᱟᱲᱟᱭᱟ ᱚᱠᱟᱴᱟᱜ ᱵᱮᱵᱚᱦᱟᱨ ᱪᱮᱫ ᱞᱮᱠᱟ ᱛᱟᱦᱚᱞᱮ ᱱᱚᱣᱟ ᱪᱮᱱᱮᱞ ᱨᱮᱦᱚᱸ ᱵᱷᱤᱰᱤᱭᱳ ᱢᱮᱱᱟᱜᱼᱟ ᱚᱸᱰᱮ ᱯᱮ ᱪᱮᱠ ᱟᱣᱩᱴ ᱫᱟᱲᱮᱭᱟᱜᱼᱟ ᱟᱨ ᱱᱚᱣᱟ ᱵᱷᱤᱰᱤᱭᱳ ᱨᱮᱱᱟᱜ ᱰᱤᱥᱠᱨᱤᱯᱥᱚᱱ ᱨᱮᱦᱚᱸ ᱞᱤᱝᱠ ᱢᱮᱱᱟᱜᱼᱟ ᱚᱸᱰᱮ ᱠᱷᱚᱱ ᱯᱮ ᱧᱮᱞ ᱫᱟᱲᱮᱭᱟᱜᱼᱟ ᱛᱚ ᱱᱤᱛᱚᱜ ᱤᱧ ᱞᱟᱹᱭ ᱟᱯᱮᱭᱟ ᱡᱮ ᱪᱮᱫ ᱞᱮᱠᱟ ᱠᱟᱛᱮᱫ ᱵᱚᱱ ᱵᱮᱱᱟᱣᱟ ᱚᱱᱟ ᱠᱚ ᱯᱷᱳᱴᱳ ᱛᱟᱨᱯᱚᱨ ᱪᱮᱫ ᱞᱮᱠᱟ ᱠᱟᱛᱮᱫ ᱵᱚᱱ ᱵᱮᱱᱟᱣᱟ ᱥᱴᱮᱴᱟᱥ ᱵᱷᱤᱰᱤᱭᱳ ᱚᱱᱟ ᱠᱷᱟᱹᱛᱤᱨ ᱛᱮ ᱯᱤᱠᱥᱮᱞ ᱞᱮᱵᱽ ᱢᱟᱲᱟᱝ ᱨᱮᱜᱮᱧ ᱞᱟᱹᱭᱟᱫ ᱯᱮᱭᱟ ᱯᱤᱠᱥᱮᱞ ᱮᱯ ᱨᱮᱱᱟᱜ ᱞᱟᱹᱠᱛᱤᱜ ᱛᱟᱵᱚᱱᱟ ᱯᱞᱮ ᱥᱴᱳᱨ ᱠᱷᱚᱱ ᱯᱮ ᱰᱟᱣᱩᱱᱞᱳᱰ ᱫᱟᱲᱮᱭᱟᱜᱼᱟ ᱯᱤᱠᱥᱮᱞ ᱧᱩᱛᱩᱢᱟᱱ ᱯᱤᱠᱥᱮᱞ ᱞᱮᱵᱽ ᱚᱞ ᱠᱟᱛᱮᱫ ᱯᱮ ᱥᱟᱨᱪᱼᱟ ᱟᱨ ᱯᱮ ᱤᱱᱥᱴᱚᱞᱟ ᱛᱚ ᱱᱟᱣᱟ ᱧᱩᱛᱩᱢ ᱦᱩᱭ ᱠᱟᱱᱟ ᱯᱷᱳᱴᱳ ᱮᱰᱤᱴᱚᱨ ᱥᱮ ᱯᱤᱠᱪᱟᱨ ᱮᱰᱤᱴᱚᱨ ᱛᱚ ᱡᱟᱦᱟᱱᱟᱜ ᱜᱮ ᱯᱤᱠᱥᱮᱞ ᱮᱯ ᱧᱩᱛᱩᱢ ᱚᱞ ᱠᱟᱛᱮᱫ ᱥᱟᱨᱪ ᱯᱮ ᱛᱚᱵᱮ ᱠᱷᱟᱱ ᱜᱮ ᱦᱤᱡᱩᱜᱼᱟ ᱦᱟᱸᱜ ᱛᱚ ᱪᱚᱞᱚ ᱵᱚᱱ ᱧᱮᱞ ᱞᱮᱜᱮ ᱟᱭᱠᱚᱱ ᱛᱮᱫ ᱤᱧ ᱩᱫᱩᱜ ᱟᱯᱮ ᱞᱮᱜᱮ ᱛᱚ ᱯᱩᱭᱞᱩ ᱨᱮᱜᱮ ᱯᱮ ᱧᱮᱞ ᱮᱫᱟ ᱱᱚᱜᱼᱚᱭ ᱱᱚᱰᱮ ᱯᱤᱠᱥᱮᱞ ᱞᱮᱵ ᱱᱚᱜᱼᱚᱭ ᱟᱭᱠᱚᱱ ᱧᱮᱞ ᱯᱮ ᱱᱚᱜᱼᱚᱭ ᱱᱚᱝᱠᱟ ᱯᱤ ᱚᱞ ᱛᱟᱦᱮᱱᱟ ᱛᱚ ᱱᱚᱝᱠᱟ ᱚᱞ ᱡᱟᱦᱟᱸ ᱛᱟᱦᱮᱱᱟ ᱚᱱᱟ ᱮᱯᱥ ᱜᱮᱯᱮ ᱰᱟᱣᱩᱱᱞᱳᱰᱟ ᱟᱨ ᱯᱮ ᱤᱱᱥᱴᱚᱞᱟ ᱤᱱᱥᱴᱚᱞ ᱠᱟᱛᱮᱫ ᱯᱮ ᱳᱯᱮᱱᱟ ᱛᱚ ᱳᱯᱮᱱ ᱟᱵᱚᱱ ᱳᱯᱮᱱ ᱠᱟᱛᱮᱫ ᱟᱵᱚ ᱱᱚᱰᱮ ᱵᱚᱱ ᱵᱮᱱᱟᱣ ᱟᱵᱚᱱ ᱯᱳᱥᱴᱟᱨ ᱥᱮ ᱵᱟᱦᱟ ᱨᱮᱱᱟᱜ ᱡᱟᱦᱟᱸ ᱯᱳᱥᱴᱟᱨ ᱟᱨ ᱚᱱᱟ ᱯᱷᱳᱴᱳ ᱵᱚᱱ ᱵᱮᱱᱟᱣᱟ ᱛᱚ ᱯᱩᱭᱞᱩ ᱨᱮ ᱰᱤᱞᱮ ᱞᱟᱜᱟᱣ ᱤᱭᱟᱹ ᱟᱵᱚ ᱠᱞᱤᱠ ᱞᱟᱜᱟᱣ ᱵᱚᱱᱟ ᱵᱮᱠᱜᱨᱟᱣᱩᱱᱰ ᱨᱮ ᱵᱮᱠᱜᱨᱟᱣᱩᱱᱰ ᱚᱯᱷᱥᱮᱱ ᱚᱱᱟᱴᱟᱜ ᱵᱷᱤᱰᱤᱭᱳ ᱨᱮ ᱞᱟᱹᱭ ᱢᱮᱱᱟᱜᱼᱟ ᱯᱤᱠᱥᱮᱞ ᱟᱨ ᱰᱤᱴᱮᱞᱥ ᱨᱮ ᱛᱚ ᱱᱚᱣᱟ ᱫᱚ ᱵᱮᱠᱜᱨᱟᱣᱩᱱᱰ ᱪᱟᱨ ᱱᱟᱢᱵᱟᱨ ᱚᱯᱷᱥᱮᱱ ᱡᱟᱦᱟᱸ ᱛᱟᱨᱯᱚᱨ ᱟᱵᱚ ᱤᱢᱮᱡᱽ ᱥᱟᱭᱤᱡᱽ ᱥᱤᱞᱮᱠᱴ ᱞᱟᱜᱟᱣ ᱵᱚᱱᱟ ᱛᱟᱨᱯᱚᱨ ᱠᱟᱥᱴᱚᱢ ᱨᱮ ᱠᱞᱤᱠ ᱠᱟᱛᱮ ᱟᱵᱚ ᱤᱭᱩᱴᱩᱵᱽ ᱛᱷᱟᱢᱵᱽᱱᱮᱞ ᱡᱟᱦᱟᱸ ᱚᱯᱥᱮᱱ ᱱᱚᱣᱟᱴᱟᱜ ᱥᱤᱞᱮᱠᱴ ᱠᱟᱛᱮ ᱳᱠᱮ ᱨᱮᱵᱚᱱ ᱠᱞᱤᱠᱟ ᱠᱞᱤᱠ ᱠᱟᱛᱮ ᱟᱵᱚ ᱠᱟᱞᱟᱨ ᱨᱮᱵᱚᱱ ᱪᱟᱞᱟᱜᱼᱟ ᱠᱟᱞᱟᱨ ᱨᱮ ᱢᱤᱫᱴᱮᱱ ᱥᱤᱞᱮᱠᱴ ᱟᱵᱚᱱ ᱱᱤᱝᱠᱟᱹ ᱡᱟᱦᱟᱸᱴᱟᱜ ᱜᱮ ᱱᱚᱣᱟᱴᱟᱜ ᱤᱧ ᱥᱤᱞᱮᱠᱴ ᱠᱮᱫᱟ ᱛᱟᱨᱯᱚᱨ ᱴᱤᱠ ᱨᱮᱵᱚᱱ ᱠᱞᱤᱠᱟ ᱛᱚ ᱱᱤᱭᱩ ᱴᱮᱠᱥᱴ ᱡᱟᱦᱟᱸ ᱚᱸᱰᱮ ᱵᱚᱱ ᱚᱞᱟ ᱥᱟᱹᱜᱩᱱ ᱵᱟᱦᱟ ᱵᱚᱸᱜᱟ ᱛᱚ ᱪᱮᱫ ᱛᱤᱧ ᱚᱞᱟ ᱵᱟᱝᱞᱟ ᱛᱤᱧ ᱚᱞᱫᱟ ᱤᱝᱞᱤᱥ ᱛᱮᱦᱚᱸ ᱯᱮ ᱚᱞ ᱫᱟᱲᱮᱭᱟᱜᱼᱟ ᱤᱧ ᱫᱚ ᱵᱟᱝᱞᱟ ᱛᱤᱧ ᱚᱞᱫᱟ ᱥᱟᱹᱜᱩᱱ ᱵᱟᱦᱟ ᱯᱚᱨᱚᱵᱽ ᱵᱟᱦᱟ ᱯᱚᱨᱚᱵᱽ ᱡᱟᱥᱴ ᱥᱮᱬᱟᱭ ᱯᱮ ᱚᱞ ᱠᱟᱛᱮ ᱱᱚᱰᱮ ᱚᱞ ᱠᱮᱫᱟ ᱵᱚᱱ ᱱᱚᱣᱟ ᱨᱮᱱᱟᱜ ᱱᱤᱛᱚᱜ ᱫᱚ ᱴᱮᱠᱥᱴ ᱴᱮᱠᱥᱴ ᱫᱚ ᱮ ᱨᱮᱵᱚᱱ ᱪᱟᱞᱟᱜᱼᱟ ᱡᱮᱦᱮᱛᱩ ᱟᱵᱚᱣᱟᱜ ᱴᱮᱠᱥᱴ ᱠᱟᱱᱟ ᱛᱟᱦᱚᱞᱮ ᱮ ᱨᱮᱵᱚᱱ ᱠᱞᱤᱠᱟ ᱛᱚᱵᱮ ᱠᱷᱟᱡ ᱜᱮ ᱱᱚᱣᱟ ᱨᱮᱱᱟᱜ ᱚᱯᱥᱮᱱ ᱠᱚᱵᱚᱱ ᱧᱟᱢᱟ ᱛᱚ ᱟᱵᱚ ᱥᱴᱟᱭᱤᱞ ᱵᱚᱱ ᱪᱮᱧᱡᱟ ᱯᱷᱳᱱᱴ ᱨᱮᱧ ᱠᱞᱤᱠ ᱠᱮᱫᱟ ᱛᱟᱨᱯᱚᱨ ᱢᱟᱭ ᱯᱷᱳᱱᱴ ᱨᱮ ᱤᱧ ᱠᱟᱥᱴᱚᱢ ᱯᱷᱳᱱᱴ ᱤᱧ ᱤᱭᱩᱡᱽ ᱮᱫᱟ ᱦᱟᱸᱜ ᱛᱟᱹᱨᱤ ᱥᱮᱱ ᱨᱮ ᱠᱞᱤᱠ ᱠᱤᱫᱟᱹᱧ ᱥᱚᱱᱫᱷᱟ ᱛᱟᱨᱟ ᱥᱟᱹᱜᱩᱱ ᱵᱟᱦᱟ ᱯᱚᱨᱚᱵᱽ ᱧᱮᱞ ᱫᱟᱯᱮ ᱦᱩᱭᱱᱟ ᱛᱚ ᱥᱴᱟᱭᱤᱞ ᱥᱮ ᱠᱟᱞᱟᱨ ᱟᱹᱧ ᱱᱤᱛᱚᱜ ᱫᱚ ᱜᱨᱟᱰᱟᱭᱮᱱᱴ ᱠᱤ ᱵᱷᱟᱹᱞᱤᱧ ᱮᱢᱟᱜᱼᱟ ᱜᱨᱟᱰᱤᱭᱮᱱᱴ ᱳᱠᱮ ᱳᱠᱮ ᱛᱟᱨᱯᱚᱨ ᱥᱴᱳᱠ ᱠᱟᱞᱟᱨᱤᱧ ᱮᱢᱚᱜᱼᱟ ᱱᱤᱭᱟᱹ ᱠᱚᱜᱮ ᱯᱮ ᱮᱢᱟᱜᱼᱟ ᱥᱴᱳᱠ ᱯᱮ ᱮᱢᱟᱜᱼᱟ ᱥᱮᱰᱳ ᱯᱮ ᱮᱢᱟᱜᱼᱟ ᱥᱴᱳᱠ ᱪᱟᱨ ᱛᱟᱦᱮᱸ ᱦᱚᱪᱚᱜ ᱟᱨ ᱥᱮᱰᱳ ᱚᱱ ᱠᱟᱛᱮᱫ ᱵᱟᱥ ᱱᱤᱭᱟᱹ ᱠᱷᱟᱱ ᱜᱮ ᱦᱩᱭᱮᱱᱟ ᱥᱟᱹᱜᱩᱱ ᱵᱟᱦᱟ ᱯᱚᱨᱚᱵᱽ ᱛᱚ ᱱᱤᱛᱚᱜ ᱠᱤᱪᱷᱩ ᱯᱷᱳᱴᱳ ᱵᱚᱱ ᱮᱰ ᱠᱚᱣᱟ ᱚᱱᱟ ᱠᱷᱟᱹᱛᱤᱨ ᱛᱟᱞᱟ ᱨᱮᱱᱟᱜ ᱚᱯᱷᱥᱮᱱ ᱵᱚᱱ ᱤᱭᱟᱹᱭᱟ ᱛᱟᱨᱯᱚᱨ ᱤᱢᱯᱳᱨᱴ ᱨᱮᱵᱚᱱ ᱠᱞᱤᱠᱟ ᱛᱟᱨᱯᱚᱨ ᱠᱤᱪᱷᱩ ᱯᱷᱳᱴᱳ ᱵᱚᱱ ᱮᱰ ᱠᱚᱣᱟ ᱛᱚ ᱞᱟᱛᱟᱨ ᱥᱮᱫ ᱵᱚᱱ ᱯᱟᱸᱡᱟ ᱠᱚᱣᱟ ᱞᱮᱸᱜᱟ ᱠᱷᱚᱱ ᱯᱮᱭᱟ ᱞᱟᱭᱤᱱ ᱨᱤᱧ ᱠᱞᱤᱠ ᱠᱮᱫᱟ ᱛᱟᱨᱯᱚᱨ ᱟᱵᱚᱣᱟᱜ ᱚᱯᱷᱥᱮᱱ ᱦᱮᱡ ᱮᱱᱟ ᱛᱟᱨᱯᱚᱨ ᱜᱮᱞᱟᱨᱤ ᱵᱚᱱ ᱥᱤᱞᱮᱠᱴᱟ ᱥᱤᱞᱮᱠᱴ ᱠᱟᱛᱮᱫ ᱜᱮᱞᱟᱨᱤ ᱨᱮ ᱯᱷᱳᱴᱳ ᱵᱚᱱ ᱯᱟᱸᱡᱟ ᱠᱚᱣᱟ ᱡᱟᱦᱟᱸ ᱠᱚ ᱟᱵᱚᱣᱟᱜ ᱞᱟᱹᱠᱛᱤᱜ ᱠᱟᱱ ᱛᱟᱵᱚᱱ ᱠᱚ ᱯᱤ ᱮᱱ ᱡᱤ ᱯᱷᱳᱴᱳ ᱛᱚ ᱯᱳᱭᱞᱳ ᱨᱮᱜᱮ ᱱᱚᱰᱮ ᱦᱮᱱᱟᱜ ᱠᱚᱣᱟ ᱵᱟᱹᱱᱩᱜ ᱠᱚᱣᱟ ᱞᱟᱛᱟᱨ ᱥᱮᱫ ᱵᱚᱱ ᱧᱮᱞ ᱠᱚᱣᱟ ᱛᱚ ᱢᱤᱫᱴᱮᱱ ᱧᱟᱢ ᱠᱮᱫᱮᱭᱟ ᱳᱠᱮ ᱤᱧ ᱥᱤᱞᱮᱠᱴ ᱠᱮᱫᱮᱭᱟ ᱱᱚᱣᱟ ᱯᱟᱥᱴᱟ ᱨᱤᱧ ᱫᱚᱦᱚ ᱠᱟᱫᱮᱭᱟ ᱛᱚ ᱯᱷᱳᱴᱳ ᱠᱷᱚᱡ ᱢᱤᱫ ᱫᱷᱟᱨᱮ ᱨᱤᱧ ᱠᱞᱤᱠᱟ ᱛᱚᱵᱮ ᱠᱷᱟᱡ ᱜᱮ ᱟᱱᱥᱤᱞᱮᱠᱴ ᱮᱱᱟ ᱯᱷᱳᱴᱳ ᱟᱨᱚ ᱤᱢᱯᱳᱨᱴ ᱨᱤᱧ ᱠᱞᱤᱠ ᱠᱮᱫᱟ ᱛᱟᱨᱯᱚᱨ ᱞᱮᱸᱜᱟ ᱠᱷᱚᱱ ᱯᱮᱭᱟ ᱞᱟᱭᱤᱱ ᱨᱤᱧ ᱠᱞᱤᱠ ᱠᱮᱫᱟ ᱛᱟᱨᱯᱚᱨ ᱞᱟᱛᱟᱨ ᱥᱮᱫ ᱦᱮᱡ ᱠᱟᱛᱮᱫ ᱜᱮᱞᱟᱨᱤᱧ ᱥᱤᱞᱮᱠᱴ ᱠᱮᱫᱟ ᱜᱮᱞᱟᱨᱤ ᱠᱟᱛᱮᱫ ᱮᱞᱵᱟᱢ ᱮᱞᱵᱟᱢ ᱠᱟᱛᱮᱫ ᱚᱞ ᱯᱷᱳᱴᱳ ᱠᱤᱫᱟᱹᱧ ᱡᱟᱦᱟᱸ ᱞᱮᱠᱟ ᱯᱷᱮᱥᱤᱞᱤᱴᱤ ᱢᱮᱱᱟᱜᱼᱟ ᱤᱧᱟᱹᱜ ᱯᱷᱳᱱ ᱨᱮ ᱚᱱᱠᱟᱧ ᱠᱟᱹᱢᱤᱧ ᱤᱫᱤᱭᱮᱫᱟ ᱤᱧᱫᱚ

ᱟᱨᱚ ᱯᱷᱳᱴᱳᱧ ᱮᱰ ᱠᱚᱣᱟ ᱤᱢᱯᱳᱨᱴ ᱨᱮᱧ ᱠᱞᱤᱠ ᱠᱮᱫᱟ ᱞᱮᱸᱜᱟ ᱠᱷᱚᱱ ᱯᱮᱭᱟ ᱞᱟᱭᱤᱱ ᱨᱮᱧ ᱠᱞᱤᱠ ᱠᱮᱫᱟ ᱞᱟᱛᱟᱨ ᱥᱮᱫ ᱤᱧ ᱦᱮᱡ ᱮᱱᱟ ᱜᱮᱞᱟᱨᱤ ᱨᱮᱧ ᱥᱤᱞᱮᱠᱴ ᱠᱮᱫᱟ ᱮᱞᱵᱟᱢ ᱚᱞ ᱯᱷᱳᱴᱳ ᱞᱟᱛᱟᱨ ᱥᱮᱫ ᱟᱨᱚᱧ ᱯᱟᱸᱡᱟ ᱠᱚᱣᱟ ᱩᱱᱠᱩ ᱯᱷᱳᱴᱳ ᱠᱚᱜᱮ ᱚᱠᱟ ᱠᱚᱨᱮᱫ ᱢᱮᱱᱟᱜ ᱠᱚᱛᱤᱧᱟ ᱢᱟᱛᱠᱚᱢ ᱵᱟᱦᱟ ᱦᱩᱭᱱᱟ ᱱᱤᱛᱚᱜ ᱥᱟᱨᱡᱚᱢ ᱵᱟᱦᱟᱧ ᱥᱤᱞᱮᱠᱴᱟ ᱥᱟᱨᱡᱚᱢ ᱵᱟᱦᱟᱧ ᱥᱤᱞᱮᱠᱴ ᱠᱮᱫᱟ ᱵᱟᱥ ᱱᱚᱣᱟ ᱦᱚᱸᱧ ᱠᱟᱹᱴᱤᱪᱟ ᱱᱟᱥᱮᱱᱟᱜ ᱤᱧ ᱤᱭᱟᱹᱭᱟ ᱡᱚᱡᱚᱢ ᱠᱩᱸᱰᱤᱧ ᱫᱚᱦᱚᱭᱟ ᱟᱨᱚ ᱡᱩᱫᱤ ᱠᱟᱹᱴᱤᱡ ᱨᱮᱱᱟᱜ ᱢᱮᱱᱟᱜᱼᱟ ᱠᱟᱹᱴᱤᱪᱟᱹᱧ ᱦᱮᱸᱧ ᱫᱚᱦᱚᱭᱟ ᱟᱨᱚ ᱠᱤᱪᱷᱩ ᱯᱷᱳᱴᱳᱧ ᱮᱰ ᱠᱚᱣᱟ ᱤᱢᱯᱳᱨᱴ ᱠᱤᱫᱟᱹᱧ ᱞᱟᱛᱟᱨ ᱥᱮᱱᱤᱧ ᱪᱟᱞᱟᱜᱼᱟ ᱞᱮᱸᱜᱟ ᱠᱷᱚᱱ ᱯᱮᱭᱟ ᱞᱟᱭᱤᱱ ᱨᱤᱧ ᱠᱞᱤᱠ ᱠᱮᱫᱟ ᱜᱮᱞᱟᱨᱤ ᱨᱤᱧ ᱥᱤᱞᱮᱠᱴ ᱠᱮᱫᱟ ᱮᱞᱵᱟᱢ ᱚᱞ ᱯᱷᱳᱴᱳᱡᱽ ᱞᱟᱛᱟᱨ ᱥᱮᱱᱤᱧ ᱪᱟᱞᱟᱜᱼᱟ ᱩᱱᱠᱩ ᱯᱷᱳᱴᱳᱧ ᱯᱟᱸᱡᱟ ᱠᱚᱣᱟ ᱪᱮᱛᱟᱱ ᱥᱮᱫ ᱨᱮᱜᱮ ᱢᱮᱱᱟᱜ ᱠᱚᱣᱟ ᱡᱟᱹᱱᱤᱡ ᱠᱷᱟᱱ ᱫᱚ ᱚᱠᱟᱭ ᱱᱟᱠᱚ ᱦᱤᱡᱩᱜ ᱯᱮᱥᱮ ᱦᱤᱡᱩᱜ ᱯᱮᱥᱮ ᱵᱟᱥ ᱧᱟᱢ ᱠᱟᱜ ᱠᱚᱣᱟᱹᱧ ᱯᱷᱳᱴᱳ ᱛᱚ ᱠᱟᱹᱴᱤᱡ ᱠᱮᱫ ᱠᱚᱣᱟᱹᱧ ᱱᱩᱠᱩ ᱯᱷᱳᱴᱳ ᱠᱚ ᱴᱮᱡᱽ ᱠᱚ ᱡᱚᱛᱚ ᱞᱚᱠ ᱞᱟᱹᱜᱤᱫ ᱛᱮ ᱞᱮᱭᱟᱨ ᱨᱤᱧ ᱠᱞᱤᱠᱟ ᱛᱚ ᱱᱤᱭᱟᱹ ᱫᱚ ᱞᱮᱭᱟᱨ ᱠᱟᱱᱟ ᱠᱞᱤᱠ ᱠᱤᱫᱟᱹᱧ ᱞᱚᱠ ᱠᱤᱫᱟᱹᱧ ᱡᱚᱛᱚᱧ ᱞᱚᱠ ᱠᱟᱜ ᱠᱚᱣᱟ

ᱮᱰ ᱴᱮᱠᱥ ᱥᱟᱱᱟ ᱵᱚᱱᱟ ᱛᱟᱦᱚᱞᱮ ᱮ ᱨᱤᱧ ᱠᱞᱤᱠᱟ ᱛᱟᱨᱯᱚᱨ ᱴᱮᱠᱥ ᱤᱧ ᱠᱞᱤᱠ ᱠᱟᱛᱮᱫ ᱱᱚᱣᱟᱧ ᱱᱤᱭᱩ ᱴᱮᱠᱥ ᱨᱮ ᱤᱭᱟᱹ ᱠᱟᱛᱮᱫ ᱵᱟᱹᱧ ᱤᱭᱟᱹᱭᱮᱫᱟ ᱰᱤᱞᱤᱴ ᱠᱟᱜ ᱠᱟᱹᱱᱟᱹᱧ ᱠᱮᱱᱥᱮᱞ ᱫᱟᱹᱧ ᱛᱚ ᱱᱚᱣᱟ ᱦᱚᱸᱧ ᱰᱤᱞᱤᱴ ᱠᱟᱫᱟ ᱛᱚ ᱥᱟᱹᱜᱩᱱ ᱵᱟᱦᱟ ᱯᱚᱨᱚᱵᱽ ᱡᱟᱦᱟᱸ ᱚᱞ ᱢᱮᱱᱟᱜᱼᱟ ᱱᱚᱣᱟᱧ ᱟᱱᱞᱚᱠ ᱠᱟᱫᱟ ᱥᱟᱹᱜᱩᱱ ᱵᱟᱦᱟ ᱯᱚᱨᱚᱵᱽ ᱡᱟᱦᱟᱸ ᱢᱮᱱᱟᱜᱼᱟ ᱚᱱᱟᱧ ᱠᱚᱯᱤ ᱠᱮᱫᱟ ᱛᱚᱵᱮ ᱠᱷᱟᱱ ᱜᱮ ᱰᱚᱵᱚᱞ ᱮᱱᱟ ᱟᱨ ᱱᱚᱣᱟ ᱮᱰᱤᱴᱟᱹᱧ ᱮᱰᱤᱴ ᱠᱟᱛᱮᱫ ᱤᱧ ᱢᱮᱱᱫᱟ ᱥᱟᱱᱟᱢ ᱠᱚ ᱱᱮᱣᱛᱟ ᱛᱟᱦᱮᱸᱭᱮᱱᱟ ᱚᱞᱟᱹᱧ ᱥᱟᱱᱟᱢ ᱠᱚ ᱥᱟᱱᱟᱢ ᱠᱚ ᱱᱮᱣᱛᱟ ᱛᱟᱦᱮᱸᱭᱮᱱᱟ ᱥᱟᱱᱟᱢ ᱠᱚ ᱱᱮᱣᱛᱟ ᱛᱟᱦᱮᱸᱭᱮᱱᱟ ᱳᱠᱮ ᱨᱮ ᱠᱞᱤᱠ ᱛᱚ ᱱᱤᱝᱠᱟᱹ ᱦᱩᱭᱮᱱᱟ ᱧᱮᱞ ᱫᱟᱯᱮ ᱛᱚ ᱱᱚᱣᱟ ᱨᱮᱱᱟᱜ ᱥᱴᱟᱭᱤᱞ ᱦᱚᱸᱵᱚ ᱪᱮᱧᱡᱽ ᱫᱟᱲᱮᱭᱟᱜᱼᱟ ᱛᱚ ᱵᱟᱹᱧ ᱪᱮᱧᱡᱽ ᱮᱫᱟ ᱛᱚ ᱞᱟᱹᱴᱩ ᱠᱮᱫᱟᱹᱧ ᱵᱟᱥ ᱠᱟᱹᱴᱤᱡᱽ ᱟᱹᱧ ᱟᱨᱚ ᱱᱤᱝᱠᱟᱹ ᱠᱟᱛᱮᱫ ᱟᱵᱚ ᱵᱚᱱ ᱛᱮᱭᱟᱨᱟ ᱟᱹᱰᱤ ᱚᱱᱟ ᱟᱨᱚ ᱥᱮᱵᱷ ᱨᱮᱵᱚᱱ ᱠᱞᱤᱠᱟ ᱟᱨ ᱥᱮᱵᱷ ᱤᱢᱮᱡᱽ ᱨᱮᱵᱚᱱ ᱠᱞᱤᱠ ᱠᱟᱛᱮᱫ ᱥᱮᱵᱷ ᱴᱩ ᱜᱮᱞᱟᱨᱤ ᱨᱮᱵᱚᱱ ᱠᱞᱤᱠᱟ ᱱᱚᱝᱠᱟ ᱠᱟᱛᱮᱫ ᱟᱹᱰᱤ ᱟᱭᱢᱟ ᱯᱷᱳᱴᱳ ᱵᱚᱱ ᱡᱩᱛᱟ ᱛᱚ ᱪᱚᱞᱚ ᱡᱩᱛ ᱯᱩᱨᱟᱹᱣ ᱜᱚᱫ ᱞᱮᱜᱮ ᱟᱹᱰᱤ ᱞᱚᱜᱚᱱ ᱢᱟᱪᱷᱟ ᱜᱮ ᱥᱟᱱᱟᱢ ᱱᱮᱛᱟ ᱠᱚ ᱛᱟᱦᱮᱱᱟ ᱮᱰᱤᱴ ᱨᱤᱧ ᱠᱞᱤᱠ ᱠᱮᱫᱟ ᱱᱚᱣᱟ ᱠᱚᱫᱚᱧ ᱰᱤᱞᱤᱴ ᱠᱮᱫᱟ ᱛᱟᱨᱯᱚᱨ ᱤᱭᱟᱹ ᱠᱮᱫᱟᱹᱧ ᱱᱳᱴᱥ ᱠᱷᱚᱱ ᱠᱤᱪᱷᱩᱧ ᱴᱮᱠᱥᱴ ᱦᱮᱱᱟᱜ ᱛᱤᱧᱟᱹ ᱱᱚᱣᱟ ᱠᱚᱧ ᱠᱟᱴᱟ ᱥᱮ ᱠᱚᱯᱤᱭᱟᱹᱧ ᱠᱚᱯᱤ ᱠᱤᱫᱟᱹᱧ ᱱᱚᱰᱮᱧ ᱯᱮᱥᱴᱟ ᱳᱠᱮ ᱦᱤᱡᱩᱜ ᱢᱮᱭᱟ ᱯᱮᱥᱴ ᱳᱠᱮ ᱛᱚ ᱱᱤᱝᱠᱟᱹ ᱦᱮᱡ ᱮᱱᱟ ᱧᱮᱞ ᱫᱟᱲᱮᱭᱟᱜ ᱵᱚᱱ ᱱᱚᱝᱠᱟ ᱫᱟᱲᱮᱭᱟᱜ ᱵᱚᱱ ᱛᱚ ᱱᱤᱝᱠᱟᱹ ᱠᱟᱛᱮᱫ ᱱᱚᱣᱟ ᱦᱚᱸᱵᱚᱱ ᱥᱮᱵᱷ ᱠᱟᱜᱼᱟ ᱵᱟᱥ ᱟᱨᱚ ᱮᱰ ᱱᱚᱰᱮ ᱵᱚᱱ ᱵᱚᱫᱚᱞᱟ ᱮᱰᱤᱴ ᱠᱮᱫᱟᱹᱧ ᱮᱰᱤᱴ ᱠᱟᱛᱮ ᱰᱤᱞᱤᱴ ᱠᱮᱫᱟ ᱵᱚᱱ ᱨᱤᱥᱮᱱᱴ ᱵᱟᱴᱚᱱ ᱠᱞᱤᱠ ᱠᱟᱛᱮ ᱱᱚᱰᱮ ᱟᱨ ᱠᱤᱪᱷᱩ ᱮᱰ ᱦᱮᱱᱟᱜᱼᱟ ᱴᱮᱠᱥᱴ ᱚᱱᱟ ᱠᱚᱧ ᱥᱤᱞᱮᱠᱴ ᱠᱟᱛᱮ ᱤᱧ ᱠᱚᱯᱤᱭᱟ ᱟᱨ ᱦᱟᱸᱰᱮ ᱥᱮᱱ ᱠᱟᱛᱮ ᱤᱧ ᱯᱮᱥᱴᱟ ᱟᱯᱮ ᱫᱚ ᱚᱞ ᱠᱟᱛᱮ ᱤᱭᱟᱹᱭ ᱯᱮ ᱯᱮᱥᱴ ᱠᱮᱫᱟᱹᱧ ᱳᱠᱮ ᱛᱚ ᱦᱮᱡ ᱮᱱᱟ ᱱᱚᱣᱟ ᱦᱚᱸᱵᱚᱱ ᱥᱮᱵᱷ ᱠᱟᱜᱼᱟ ᱵᱟᱥ ᱱᱤᱛᱚᱜ ᱫᱚ ᱟᱵᱚ ᱱᱚᱣᱟ ᱵᱷᱤᱰᱭᱳ ᱨᱮᱱᱟᱜ ᱰᱤᱥᱠᱨᱤᱯᱥᱚᱱ ᱞᱤᱝᱠ ᱢᱮᱱᱟᱜᱼᱟ ᱠᱟᱭᱤᱱ ᱢᱟᱥᱴᱟᱨ ᱨᱮᱱᱟᱜ ᱚᱱᱟ ᱠᱟᱭᱤᱱ ᱢᱟᱥᱴᱟᱨ ᱠᱚ ᱤᱭᱩᱡᱽ ᱠᱷᱟᱱ ᱠᱟᱭᱤᱱ ᱢᱟᱥᱴᱟᱨ ᱡᱟᱦᱟᱸ ᱚᱞ ᱛᱟᱦᱮᱱᱟ ᱚᱣᱟᱴᱟᱨ ᱢᱟᱨᱠ ᱚᱱᱟ ᱵᱟᱯᱮ ᱧᱟᱢᱟ ᱛᱚ ᱳᱯᱮᱱ ᱟᱵᱚᱱ ᱳᱯᱮᱱ ᱠᱟᱛᱮᱫ ᱩᱱᱠᱩ ᱠᱚ ᱯᱷᱳᱴᱳ ᱠᱚᱵᱚᱱ ᱥᱤᱞᱮᱠᱴ ᱠᱚᱣᱟ ᱛᱚ ᱠᱟᱭᱤᱱ ᱢᱟᱥᱴᱟᱨ ᱵᱚᱱ ᱳᱯᱮᱱᱟ ᱰᱮᱴᱟ ᱚᱱ ᱜᱮ ᱛᱟᱦᱮᱱ ᱛᱟᱵᱚᱱᱟ ᱚᱱ ᱜᱮᱭᱟ ᱛᱚ ᱮᱥ ᱮᱥ ᱥᱴᱳᱨ ᱡᱟᱦᱟᱸ ᱵᱚᱱ ᱧᱮᱞ ᱮᱫᱟ ᱮᱥ ᱮᱥ ᱥᱴᱳᱨ ᱱᱚᱜᱼᱚᱭ ᱱᱚᱰᱮ ᱵᱚᱱ ᱠᱞᱤᱠᱟ ᱠᱞᱤᱠ ᱠᱷᱟᱡ ᱠᱤᱪᱷᱩ ᱤᱯᱷᱮᱠᱴ ᱟᱵᱚ ᱰᱟᱣᱩᱱᱞᱳᱰ ᱞᱟᱜᱟᱣ ᱵᱚᱱᱟ ᱛᱟᱨᱯᱚᱨ ᱱᱚᱣᱟᱴᱟᱜ ᱚᱯᱥᱮᱱ ᱨᱮᱵᱚᱱ ᱠᱞᱤᱠᱟ ᱞᱮᱸᱜᱟ ᱠᱚᱱ ᱨᱮ ᱧᱮᱞ ᱯᱮ ᱫᱟ ᱠᱟᱹᱫᱟᱹᱧ ᱛᱟᱨᱯᱚᱨ ᱱᱚᱰᱮ ᱠᱷᱚᱡ ᱯᱩᱭᱞᱩ ᱠᱷᱚᱡ ᱢᱤᱫᱴᱮᱱ ᱵᱚᱱ ᱰᱟᱣᱩᱱᱞᱳᱰᱟ ᱱᱚᱰᱮ ᱞᱮᱸᱜᱟ ᱚᱯᱥᱮᱱ ᱵᱚᱱ ᱠᱞᱤᱠ ᱠᱮᱫᱟ ᱛᱚ ᱛᱷᱨᱤ ᱰᱤ ᱠᱷᱚᱡ ᱢᱤᱫᱴᱮᱱ ᱡᱟᱦᱟᱸ ᱫᱚᱠᱚ ᱵᱩᱠ ᱚᱨ ᱢᱮᱱᱟᱜᱼᱟ ᱱᱤᱭᱟᱹᱴᱟᱜ ᱰᱟᱣᱩᱱᱞᱳᱰ ᱟᱵᱚᱱ ᱰᱟᱣᱩᱱᱞᱳᱰ ᱦᱩᱭ ᱞᱮᱱ ᱠᱷᱟᱡ ᱫᱚ ᱤᱱᱥᱴᱚᱞ ᱨᱟᱠᱟᱵᱼᱟ ᱛᱚ ᱰᱟᱣᱩᱱᱞᱳᱰ ᱨᱮᱜᱮ ᱵᱚᱱ ᱵᱮᱠ ᱟᱵᱚᱱ ᱟᱨᱚ ᱠᱤᱪᱷᱩ ᱤᱯᱷᱮᱠᱴ ᱵᱚᱱ ᱤᱭᱟᱹᱭᱟ ᱮᱠᱥᱮᱱ ᱨᱮᱵᱚᱱ ᱠᱞᱤᱠ ᱠᱟᱛᱮ ᱮᱠᱥᱮᱱ ᱨᱮ ᱵᱷᱟᱞᱮ ᱵᱷᱟᱞᱮ ᱤᱯᱷᱮᱠᱴ ᱢᱮᱱᱟᱜᱼᱟ ᱛᱚ ᱡᱚᱛᱚ ᱱᱚᱣᱟ ᱠᱚ ᱰᱟᱣᱩᱱᱞᱳᱰ ᱯᱮ ᱯᱩᱭᱞᱩ ᱨᱮᱱᱟᱜ ᱮᱠ ᱯᱩᱭᱞᱩ ᱨᱮᱱᱟᱜ ᱫᱚᱥᱟᱨ ᱨᱮᱱᱟᱜ ᱛᱮᱥᱟᱨ ᱨᱮᱱᱟᱜ ᱱᱚᱣᱟ ᱠᱚ ᱡᱚᱛᱚ ᱜᱮ ᱵᱷᱟᱞᱮᱭᱟ ᱡᱟᱦᱟᱸ ᱯᱮ ᱠᱩᱥᱤᱭᱟᱜᱼᱟ ᱛᱚ ᱰᱟᱣᱩᱱᱞᱳᱰ ᱦᱩᱭ ᱞᱮᱱ ᱠᱷᱟᱡ ᱯᱮᱠ ᱨᱮᱵᱚᱱ ᱦᱤᱡᱩᱜᱼᱟ ᱱᱤᱛᱚᱜ ᱟᱵᱚ ᱯᱨᱚᱡᱮᱠᱴ ᱥᱮ ᱵᱷᱤᱰᱤᱭᱳ ᱵᱮᱱᱟᱣ ᱨᱮᱱᱟᱜ ᱛᱮᱭᱟᱨᱤ ᱞᱟᱜᱟᱣ ᱵᱚᱱᱟ ᱛᱚ ᱠᱨᱤᱭᱮᱴ ᱱᱤᱭᱩ ᱨᱮᱵᱚᱱ ᱠᱞᱤᱠᱟ ᱛᱟᱨᱯᱚᱨ ᱟᱵᱚ ᱥᱟᱭᱤᱡᱽ ᱵᱚᱱ ᱤᱭᱟᱹᱭᱟ ᱯᱩᱭᱞᱩ ᱨᱮᱱᱟᱜ ᱡᱟᱦᱟᱸ ᱢᱮᱱᱟᱜᱼᱟ ᱱᱤᱭᱟᱹᱴᱟᱜ ᱥᱟᱭᱤᱡᱽ ᱜᱮᱵᱚᱱ ᱫᱚᱦᱚᱭᱟ ᱛᱟᱨᱯᱚᱨ ᱱᱮᱠᱥᱴ ᱨᱮᱵᱚᱱ ᱠᱞᱤᱠᱟ ᱪᱮᱛᱟᱱ ᱠᱷᱚᱱ ᱡᱚᱡᱚᱢ ᱠᱷᱚᱱ ᱨᱮ ᱧᱮᱞ ᱯᱮ ᱱᱮᱠᱥᱴ ᱢᱮᱱᱟᱜᱼᱟ ᱛᱟᱨᱯᱚᱨ ᱩᱱᱠᱩ ᱠᱚ ᱯᱷᱳᱴᱳ ᱵᱚᱱ ᱮᱰ ᱠᱚᱣᱟ ᱛᱚ ᱯᱤᱠᱥᱮᱞ ᱞᱮᱵ ᱨᱮᱵᱚᱱ ᱵᱮᱱᱟᱣ ᱠᱟᱜ ᱠᱚᱣᱟ ᱛᱚ ᱯᱩᱭᱞᱩ ᱯᱷᱳᱴᱳ ᱢᱤᱫᱴᱮᱱ ᱵᱟᱨᱭᱟ ᱯᱮᱭᱟ ᱯᱩᱱᱭᱟ ᱛᱟᱨᱯᱚᱨ ᱜᱩᱱᱤᱛ ᱨᱮ ᱠᱞᱤᱠ

ᱱᱚᱰᱮ ᱟᱵᱚᱣᱟᱜ ᱯᱷᱳᱴᱳ ᱤᱭᱟᱹ ᱵᱷᱤᱰᱤᱭᱳ ᱨᱮᱱᱟᱜ ᱰᱩᱨᱮᱥᱚᱱ ᱛᱤᱱᱟᱹᱜ ᱢᱟᱨᱟᱝ ᱵᱷᱤᱰᱤᱭᱳ ᱡᱩᱛᱩᱜ ᱠᱟᱱ ᱛᱟᱵᱚᱱᱟ ᱱᱚᱰᱮ ᱵᱚᱱ ᱧᱮᱞ ᱫᱟᱲᱮᱭᱟᱜᱼᱟ ᱛᱚ ᱡᱚᱛᱚ ᱯᱷᱳᱴᱳ ᱦᱟᱞᱠᱟ ᱦᱟᱞᱠᱟ ᱵᱚᱱ ᱵᱟᱲᱦᱟᱣ ᱠᱚᱣᱟ ᱵᱟᱭᱤᱥ ᱥᱮᱠᱮᱱᱰ ᱨᱮᱱᱟᱜ ᱦᱩᱭᱱᱟ ᱪᱚᱵᱵᱤᱥ ᱥᱮᱠᱮᱱᱰ ᱟᱨ ᱱᱚᱰᱮ ᱪᱚᱵᱵᱤᱥ ᱥᱮᱠᱮᱱᱰ ᱛᱷᱟᱹᱴ ᱟᱹᱰᱤ ᱢᱟᱨᱟᱝ ᱞᱟᱹᱴᱩᱭᱮᱱᱟ ᱠᱟᱹᱴᱤᱡᱟᱹᱧ ᱮᱠᱛᱨᱤᱥ ᱥᱮᱠᱮᱱᱰ ᱡᱟᱥᱴ ᱛᱤᱨᱤᱥ ᱥᱮᱠᱮᱱᱰ ᱨᱮᱱᱟᱜ ᱵᱷᱤᱰᱤᱭᱳ ᱯᱮ ᱵᱮᱱᱟᱣᱟ ᱵᱟᱠᱷᱟᱱ ᱤᱭᱟᱹᱨᱮ ᱵᱟᱝ ᱥᱮᱴᱚᱜ ᱛᱟᱯᱮᱭᱟ ᱮᱰᱡᱟᱥᱴ ᱵᱟᱝ ᱦᱩᱭᱩᱜ ᱛᱟᱯᱮᱭᱟ ᱛᱚ ᱱᱤᱭᱟᱹ ᱦᱩᱭᱱᱟ ᱱᱩᱠᱩ ᱵᱷᱤᱰᱤᱭᱳ ᱛᱟᱞᱟᱨᱮ ᱟᱨᱚ ᱡᱩᱫᱤ ᱤᱯᱷᱮᱠᱴ ᱮᱢ ᱥᱟᱱᱟ ᱵᱚᱱᱟ ᱛᱟᱦᱚᱞᱮ ᱱᱩᱠᱩ ᱯᱷᱳᱴᱳ ᱵᱚᱱ ᱥᱤᱞᱮᱠᱴ ᱠᱚᱣᱟ ᱛᱚ ᱠᱟᱢᱪᱤ ᱵᱟᱴᱚᱱ ᱨᱮᱵᱚᱱ ᱠᱞᱤᱠᱟ ᱛᱟᱨᱯᱚᱨ ᱥᱯᱞᱤᱴ ᱮᱰ ᱯᱞᱮ ᱦᱮᱰ ᱡᱟᱦᱟᱸ ᱚᱞ ᱢᱮᱱᱟᱜᱼᱟ ᱱᱚᱣᱟᱴᱟᱜ ᱨᱮᱵᱚᱱ ᱠᱞᱤᱠᱟ ᱛᱚ ᱱᱚᱝᱠᱟ ᱜᱮ ᱡᱚᱛᱚ ᱯᱷᱳᱴᱳ ᱵᱚᱱ ᱜᱮᱫ ᱞᱮᱠᱚ ᱜᱮ ᱛᱚᱵᱮ ᱠᱷᱟᱱ ᱵᱮᱥᱤ ᱤᱯᱷᱮᱠᱴ ᱵᱚᱱ ᱮᱢ ᱫᱟᱲᱮᱭᱟᱠᱚᱣᱟ ᱠᱟᱢᱪᱤ ᱨᱤᱧ ᱠᱞᱤᱠ ᱠᱮᱫᱟ ᱥᱯᱞᱤᱴ ᱮᱴ ᱯᱞᱮ ᱦᱮᱰ ᱨᱤᱧ ᱠᱞᱤᱠ ᱠᱮᱫᱟ ᱛᱚ ᱡᱚᱛᱚ ᱯᱷᱳᱴᱳᱧ ᱜᱮᱫ ᱞᱮᱠᱚ ᱜᱮ ᱢᱤᱫ ᱫᱷᱟᱣ ᱠᱟᱛᱮ ᱜᱮᱫ ᱥᱟᱹᱛ ᱦᱩᱭᱱᱟ ᱱᱤᱛᱚᱜ ᱟᱵᱚ ᱱᱩᱠᱩ ᱯᱷᱳᱴᱳ ᱵᱚᱱ ᱥᱤᱞᱮᱠᱴ ᱠᱚᱣᱟ ᱟᱨ ᱛᱟᱞᱟ ᱨᱮᱱᱟᱜ ᱡᱟᱦᱟᱸ ᱱᱚᱣᱟᱴᱟᱜ ᱟᱭᱠᱚᱱ ᱱᱤᱭᱟᱹᱴᱟᱜ ᱟᱭᱠᱚᱱ ᱡᱚᱛᱚ ᱯᱷᱳᱴᱳ ᱨᱮᱵᱚᱱ ᱥᱤᱞᱮᱠᱴᱟ ᱵᱟᱹᱧ ᱞᱟᱹᱭᱫᱟ ᱫᱚᱥᱟᱨ ᱵᱟᱨ ᱫᱚ ᱰᱟᱭᱨᱮᱠᱴ ᱴᱟᱯ ᱠᱟᱛᱮ ᱤᱭᱟᱹᱭᱟ ᱛᱚ ᱱᱚᱣᱟᱴᱟᱜ ᱨᱮᱵᱚᱱ ᱥᱤᱞᱮᱠᱴᱟ ᱟᱨ ᱱᱚᱣᱟ ᱠᱚ ᱯᱷᱳᱴᱳ ᱦᱟᱞᱠᱟ ᱠᱟᱛᱮ ᱵᱚᱱ ᱡᱩᱢ ᱟᱣᱩᱴ ᱠᱚᱣᱟ ᱛᱟᱨᱯᱚᱨ ᱴᱤᱠ ᱨᱮᱵᱚᱱ ᱠᱞᱤᱠᱟ ᱱᱚᱣᱟᱴᱟᱜ ᱯᱷᱳᱴᱳ ᱵᱚᱱ ᱥᱤᱞᱮᱠᱴᱟ ᱚᱱᱟᱴᱟᱜ ᱚᱯᱥᱮᱱ ᱵᱚᱱ ᱤᱭᱟᱹᱭᱟ ᱛᱟᱨᱯᱚᱨ ᱡᱩᱢ ᱟᱣᱩᱴ ᱮᱭᱟᱵᱚᱱ ᱛᱟᱨᱯᱚᱨ ᱱᱚᱣᱟᱴᱟᱜ ᱨᱮᱦᱚᱸ ᱵᱚᱱ ᱥᱤᱞᱮᱠᱴᱟ ᱟᱨ ᱵᱚᱱ ᱡᱩᱢ ᱟᱣᱩᱴ ᱮᱭᱟ ᱱᱚᱣᱟᱴᱟᱜ ᱦᱚᱸ ᱵᱚᱱ ᱥᱤᱞᱮᱠᱴ ᱮᱭᱟ ᱡᱩᱢ ᱟᱣᱩᱴ ᱮᱭᱟ

ᱟᱫᱚ ᱱᱚᱣᱟᱴᱟᱜ ᱡᱟᱦᱟᱸᱴᱟᱜ ᱜᱮ ᱡᱟᱦᱟᱸ ᱠᱚ ᱱᱚᱣᱟ ᱯᱮ ᱠᱩᱥᱤᱭᱟᱜᱼᱟ ᱚᱱᱟ ᱠᱚᱯᱮ ᱮᱢᱟᱜᱼᱟ ᱛᱚ ᱟᱨᱚᱧ ᱧᱮᱞ ᱞᱮᱜᱮ ᱮᱠᱥᱮᱱᱴ ᱨᱮ ᱱᱚᱣᱟᱴᱟᱜ ᱤᱧ ᱮᱢᱟᱣᱟᱫᱟ ᱵᱟᱹᱧ ᱧᱮᱞ ᱵᱟᱲᱟᱭᱮᱫᱟ ᱡᱟᱹᱱᱤᱡ ᱠᱷᱟᱱ ᱱᱟᱯᱟᱭ ᱜᱮ ᱦᱩᱭᱩᱜᱼᱟ ᱱᱚᱣᱟ ᱠᱚ ᱤᱯᱷᱮᱠᱴ ᱟᱛᱮᱫ ᱫᱚ ᱡᱚᱛᱚ ᱨᱮ ᱱᱚᱝᱠᱟ ᱵᱚᱱ ᱮᱢᱟ ᱠᱚᱣᱟ ᱠᱞᱚᱠ ᱳᱣᱟᱭᱤᱡ ᱟᱨ ᱢᱤᱫᱴᱮᱱ ᱦᱮᱱᱟᱜ ᱛᱟᱵᱚᱱᱟ ᱥᱠᱮᱪ ᱨᱳᱞ ᱵᱟᱥ ᱱᱚᱣᱟ ᱠᱚ ᱦᱩᱭᱱᱟ ᱱᱤᱛᱚᱜ ᱟᱵᱚᱣᱟᱜ ᱠᱟᱹᱢᱤ ᱛᱟᱵᱚᱱ ᱢᱤᱭᱩᱡᱤᱠ ᱮᱰ ᱚᱱᱟ ᱦᱚᱛᱮᱡ ᱛᱮ ᱚᱰᱤᱭᱳ ᱨᱮᱵᱚᱱ ᱠᱞᱤᱠᱟ ᱱᱚᱰᱮ ᱵᱚᱱ ᱠᱞᱤᱠᱟ ᱟᱨ ᱚᱰᱤᱭᱳ ᱥᱮ ᱢᱤᱭᱩᱡᱤᱠ ᱫᱚ ᱤᱭᱩᱴᱤᱭᱩᱵᱽ ᱠᱷᱚᱡ ᱵᱚᱱ ᱰᱟᱣᱩᱱᱞᱳᱰᱟ ᱵᱟᱲᱟᱭ ᱜᱮᱭᱟᱯᱮ ᱪᱮᱫ ᱞᱮᱠᱟ ᱠᱟᱛᱮ ᱥᱮᱨᱮᱧ ᱰᱟᱣᱩᱱᱞᱳᱰ ᱞᱟᱜᱟᱜᱼᱟ ᱥᱮ ᱵᱷᱤᱰᱤᱭᱳ ᱰᱟᱣᱩᱱᱞᱳᱰ ᱞᱟᱜᱟᱜᱼᱟ ᱛᱚ ᱤᱭᱩᱴᱤᱭᱩᱵᱽ ᱨᱮᱱᱟᱜ ᱥᱟᱨᱪ ᱵᱟᱨ ᱨᱮᱵᱚᱱ ᱚᱞᱟ ᱵᱟᱦᱟ ᱤᱱᱥᱴᱨᱩᱢᱮᱱᱴ ᱢᱤᱭᱩᱡᱤᱠ ᱯᱤᱭᱮᱥ ᱨᱮᱱᱟᱜ ᱡᱟᱦᱟᱸ ᱰᱤᱡᱮ ᱨᱤᱢᱤᱠᱥ ᱪᱮᱱᱮᱞ ᱢᱮᱱᱟᱜᱼᱟ ᱚᱸᱰᱮ ᱠᱷᱚᱱ ᱯᱮ ᱰᱟᱣᱩᱱᱞᱳᱰᱟ ᱟᱹᱰᱤ ᱱᱟᱯᱟᱭ ᱜᱮᱭᱟ ᱛᱚ ᱤᱧ ᱚᱸᱰᱮ ᱠᱷᱚᱱᱤᱧ ᱰᱟᱣᱩᱱᱞᱳᱰ ᱠᱟᱫᱟ ᱛᱚ ᱚᱱᱟ ᱱᱤᱛᱚᱜ ᱚᱱᱟ ᱢᱤᱭᱩᱡᱤᱠ ᱵᱚᱱ ᱮᱰᱟ ᱛᱚ ᱥᱚᱝ ᱨᱮᱵᱚᱱ ᱠᱞᱤᱠᱟ ᱟᱨ ᱚᱱᱟ ᱵᱷᱟᱹᱞᱤ ᱚᱠᱚᱡ ᱛᱮᱵᱚᱱ ᱧᱮᱞ ᱴᱷᱤᱠᱟᱹᱭᱟ ᱡᱮ ᱚᱠᱟᱴᱟᱜ ᱤᱧᱟᱹᱜ ᱥᱮᱨᱮᱧ ᱠᱟᱱᱟ ᱚᱱᱟ ᱧᱩᱛᱩᱢ ᱛᱮᱫ ᱵᱟᱠᱷᱟᱱ ᱱᱚᱸᱰᱮ ᱟᱹᱰᱤ ᱯᱟᱸᱡᱟ ᱛᱮ ᱟᱹᱰᱤ ᱮᱴᱠᱮᱴᱚᱬᱮ ᱦᱩᱭᱩᱜ ᱛᱟᱵᱚᱱᱟ ᱛᱚ ᱱᱚᱣᱟᱴᱟᱜ ᱠᱟᱱᱟ ᱛᱚ ᱵᱷᱚᱞᱤᱭᱟᱢ ᱤᱧ ᱠᱚᱢ ᱠᱟᱜ ᱠᱟᱱᱟ ᱠᱚᱢ ᱠᱟᱹᱫᱟᱹᱧ ᱟᱵᱚ ᱱᱤᱛᱚᱜ ᱱᱚᱣᱟ ᱯᱞᱟᱥ ᱟᱭᱠᱚᱱ ᱨᱮ ᱠᱞᱤᱠ ᱞᱟᱜᱟᱣ ᱵᱚᱱᱟ ᱛᱚᱵᱮ ᱠᱷᱟᱡ ᱜᱮ ᱟᱵᱚᱣᱟᱜ ᱚᱱᱟ ᱢᱤᱭᱩᱡᱤᱠ ᱮᱰᱚᱜᱼᱟ ᱛᱟᱨᱯᱚᱨ ᱜᱩᱱᱤᱛᱚ ᱨᱮ ᱠᱞᱤᱠ ᱠᱟᱛᱮ ᱚᱱᱟ ᱵᱚᱱ ᱜᱮᱫ ᱠᱟᱜᱼᱟ ᱵᱚᱱ ᱡᱟᱦᱟᱸ ᱛᱤᱱᱟᱹᱜ ᱵᱟᱫ ᱵᱟᱹᱠᱤ ᱱᱚᱛᱮ ᱞᱮᱸᱜᱟ ᱥᱮᱱᱟᱜ ᱫᱚ ᱵᱮᱠᱟᱨ ᱜᱮᱭᱟ ᱡᱟᱹᱱᱤᱡ ᱠᱷᱟᱱ ᱫᱚ ᱛᱚ ᱜᱮᱫ ᱠᱟᱹᱫᱟᱹᱧ ᱞᱮᱸᱜᱟ ᱥᱮᱫ ᱟᱨ ᱱᱚᱣᱟ ᱵᱚᱱ ᱞᱤᱱ ᱛᱷᱤᱨ ᱠᱟᱜᱼᱟ ᱟᱨ ᱱᱚᱣᱟ ᱱᱚᱛᱮ ᱵᱚᱱ ᱟᱹᱜᱩᱭᱟ ᱱᱚᱛᱮ ᱵᱷᱤᱰᱤᱭᱳ ᱥᱮᱫ ᱟᱹᱜᱩᱭ ᱵᱚᱱ ᱟᱨ ᱱᱚᱰᱮ ᱵᱚᱱ ᱪᱮᱠᱟ ᱱᱚᱰᱮ ᱠᱷᱚᱡ ᱮᱦᱚᱵᱚᱜ ᱠᱟᱱᱟ ᱛᱚ ᱟᱨ ᱠᱟᱹᱴᱤᱡ ᱤᱧ ᱜᱮᱫ ᱠᱟᱜ ᱞᱮᱜᱮ ᱞᱮᱸᱜᱟ ᱥᱮᱫ

ᱛᱚ ᱠᱩᱲᱤ ᱥᱮᱠᱮᱱᱰ ᱨᱮᱱᱟᱜ ᱵᱷᱤᱰᱤᱭᱳ ᱦᱩᱭᱱᱟ ᱱᱚᱝᱠᱟ ᱜᱮ ᱛᱤᱨᱤᱥ ᱥᱮᱠᱮᱱᱰ ᱨᱮᱱᱟᱜ ᱡᱩᱛ ᱯᱮ ᱛᱚ ᱡᱟᱹᱥᱛᱤ ᱵᱟᱹᱧ ᱞᱟᱹᱭ ᱞᱮᱫᱟ ᱱᱤᱝᱠᱟᱹ ᱠᱟᱛᱮ ᱟᱵᱚ ᱥᱴᱮᱴᱟᱥ ᱵᱷᱤᱰᱤᱭᱳ ᱵᱚᱱ ᱡᱩᱛ ᱫᱟᱲᱮᱭᱟᱜᱼᱟ ᱮᱠᱥᱯᱳᱨᱴ ᱞᱟᱹᱜᱤᱫ ᱛᱮ ᱡᱚᱡᱚᱢ ᱠᱩᱱ ᱨᱮ ᱡᱟᱦᱟᱸ ᱚᱯᱥᱮᱱ ᱧᱮᱞᱚᱜ ᱠᱟᱱᱟ ᱱᱚᱰᱮ ᱵᱚᱱ ᱠᱞᱤᱠᱟ ᱠᱞᱤᱠ ᱠᱟᱛᱮ ᱚᱠᱟᱴᱟᱜ ᱠᱳᱣᱟᱞᱤᱴᱤ ᱡᱟᱦᱟᱸ ᱛᱤᱱᱟᱹᱜ ᱠᱳᱣᱟᱞᱤᱴᱤ ᱰᱷᱮᱨ ᱛᱟᱦᱮᱱᱟ ᱯᱤ ᱡᱟᱦᱟᱸ ᱛᱤᱱᱟᱹᱜ ᱰᱷᱮᱨ ᱛᱟᱦᱮᱱᱟ ᱩᱱᱟᱹᱜ ᱦᱟᱭ ᱠᱳᱣᱟᱞᱤᱴᱤ ᱨᱮᱱᱟᱜ ᱵᱷᱤᱰᱤᱭᱳ ᱵᱮᱱᱟᱜ ᱛᱟᱵᱚᱱᱟ ᱛᱚ ᱡᱟᱦᱟᱸ ᱛᱤᱱᱟᱹᱜ ᱜᱮ ᱥᱤᱞᱮᱠᱴ ᱯᱮ ᱟᱨ ᱥᱮᱵᱷ ᱨᱮᱵᱚᱱ ᱠᱞᱤᱠᱟ ᱛᱚᱵᱮ ᱠᱷᱟᱡ ᱜᱮ ᱟᱵᱚᱣᱟᱜ ᱱᱚᱰᱮ ᱥᱮᱵᱷ ᱚᱯᱥᱮᱱ ᱦᱤᱡᱩᱜ ᱠᱟᱱᱟ ᱥᱮᱵᱷ ᱥᱟᱹᱛᱚᱜᱼᱟ ᱟᱨ ᱚᱱᱟ ᱵᱷᱤᱰᱤᱭᱳ ᱵᱚᱱ ᱧᱮᱞ ᱫᱟᱲᱮᱭᱟᱜᱼᱟ ᱥᱮᱵᱚᱱ ᱥᱮᱭᱟᱨ ᱫᱟᱲᱮᱭᱟᱜᱼᱟ ᱥᱮ ᱡᱟᱦᱟᱸ ᱨᱮᱵᱚᱱ ᱞᱟᱜᱟᱣ ᱫᱟᱲᱮᱭᱟᱜᱼᱟ ᱱᱚᱝᱠᱟ ᱠᱟᱛᱮᱫ ᱵᱷᱤᱰᱤᱭᱳ ᱥᱴᱮᱴᱟᱥ ᱵᱷᱤᱰᱤᱭᱳ ᱵᱚᱱ ᱡᱩᱛ ᱫᱟᱲᱮᱭᱟᱜᱼᱟ ᱵᱟᱦᱟ ᱥᱮ ᱥᱚᱦᱨᱟᱭ ᱨᱮᱱᱟᱜ ᱛᱚ ᱵᱷᱤᱰᱤᱭᱳ ᱪᱮᱫ ᱞᱮᱠᱟ ᱠᱟᱛᱮᱫ ᱪᱮᱫ ᱞᱮᱠᱟ ᱯᱮ ᱵᱩᱡᱽ ᱠᱮᱫᱟ ᱚᱠᱚᱭ ᱪᱮᱫ ᱯᱮ ᱵᱩᱡᱽ ᱠᱮᱫᱟ ᱞᱟᱭᱤᱠ ᱮᱢᱟᱜ ᱯᱮ ᱱᱚᱝᱠᱟ ᱜᱮ ᱵᱷᱤᱰᱤᱭᱳ ᱧᱟᱢ ᱞᱟᱹᱜᱤᱫ ᱛᱮ ᱪᱮᱱᱮᱞ ᱥᱟᱵᱥᱠᱨᱟᱭᱤᱵᱽ ᱯᱮ ᱢᱟ ᱛᱟᱦᱚᱞᱮ ᱡᱚᱦᱟᱨ ᱜᱮ ᱞᱟᱹᱜᱤᱫ ᱢᱩᱪᱟᱹᱫ ᱮᱫᱟ